ᱥᱟᱱᱟᱢ ᱠᱚ ᱡᱚᱦᱟᱨ ᱟᱲᱟᱝ ᱩᱪᱟᱹᱲ ᱚᱱᱚᱬᱦᱮᱸ ᱢᱚᱫᱚᱱ ᱢᱳᱦᱚᱱ ᱛᱚᱨᱠᱟᱞᱚᱝᱠᱟᱨ ᱚᱞ ᱟᱠᱟᱫ ᱞᱮᱠᱷᱟ ᱯᱚᱲᱟ ᱠᱚᱨᱮ ᱡᱮᱭ ᱟᱲᱟᱝ ᱩᱪᱟᱹᱲ ᱚᱱᱚᱬᱦᱮ ᱚᱞᱚᱜ ᱯᱟᱲᱦᱟᱣ ᱡᱟᱦᱟᱸᱭ ᱥᱮᱬᱟᱭ ᱚᱞᱚᱜ ᱯᱟᱲᱦᱟᱣ ᱡᱟᱦᱟᱸᱭ ᱥᱮᱬᱟᱭ ᱩᱱᱤ ᱜᱮᱪᱚ ᱜᱟᱹᱰᱤᱭ ᱫᱮᱡᱚᱜ ᱚᱞᱚᱜ ᱯᱟᱲᱦᱟᱣ ᱡᱟᱦᱟᱸᱭ ᱵᱟᱲᱟᱭ ᱥᱟᱱᱟᱢ ᱦᱚᱲ ᱠᱚ ᱢᱟᱱᱟᱣ ᱮᱭᱟ ᱵᱟᱹᱲᱤᱡ ᱠᱟᱛᱷᱟ ᱵᱟᱹᱱᱩᱜ ᱛᱟᱭᱟ ᱮᱲᱮ ᱠᱟᱛᱷᱟ ᱵᱟᱝ ᱮ ᱨᱚᱲᱟ ᱦᱚᱲᱟᱜ ᱫᱷᱚᱱ ᱨᱮ ᱵᱟᱝ ᱮ ᱞᱟᱞᱚᱪ ᱥᱩᱞᱩᱠ ᱨᱮᱜᱮᱭ ᱛᱟᱦᱮᱱ ᱩᱱᱤ ᱟᱭᱳ ᱵᱟᱵᱟ ᱢᱟᱨᱟᱝ ᱦᱚᱲ ᱠᱚ ᱡᱚᱛᱚᱱ ᱠᱚᱣᱟᱭ ᱡᱤᱣᱤ ᱭᱟᱛᱮ᱾ ᱫᱚᱥᱟᱨ ᱚᱱᱚᱬᱦᱮ, ᱟᱢᱟᱨ ᱯᱚᱱ, ᱟᱲᱟᱝ ᱩᱪᱟᱹᱲ ᱚᱱᱚᱬᱦᱮ, ᱤᱧᱟᱜ ᱠᱤᱨᱭᱟᱹ᱾ ᱥᱮᱛᱟᱜ ᱵᱮᱨᱮᱫ ᱛᱚᱨᱟ ᱢᱚᱱᱮ ᱛᱤᱧ ᱢᱮᱱ ᱵᱤᱛᱟᱹᱣᱟᱹᱧ ᱫᱤᱱᱚᱢᱟᱱ ᱡᱮᱱᱚ ᱵᱳᱜᱮᱛᱮ᱾ ᱢᱤᱛᱟᱹᱧᱟᱠᱚ ᱡᱟᱦᱟᱸ ᱠᱟᱹᱢᱤ ᱥᱮᱬᱟ ᱦᱚᱲ ᱠᱚ ᱥᱤᱜᱤᱞᱟᱹᱧ ᱚᱱᱟ ᱠᱟᱹᱢᱤ ᱟᱹᱰᱤ ᱵᱷᱟᱜᱮ ᱛᱮ᱾ ᱵᱚᱭᱦᱟ ᱢᱤᱥᱤ ᱥᱟᱱᱟᱢᱤᱧ ᱫᱩᱞᱟᱹᱲ ᱠᱚᱢᱟ ᱢᱤᱫ ᱠᱟᱛᱮ ᱱᱟᱯᱟᱭ ᱞᱮ ᱛᱟᱦᱮᱱ ᱵᱟᱲᱮ ᱵᱳᱜᱮ ᱜᱤᱫᱽᱨᱟᱹ ᱠᱚ ᱥᱟᱶ ᱠᱷᱮᱞ ᱵᱟᱲᱟᱭᱟᱹᱧ ᱯᱟᱲᱦᱟᱣ ᱡᱚᱠᱷᱮᱱ ᱡᱮᱞᱚ ᱟᱞᱚᱧ ᱠᱷᱮᱞᱚᱰ ᱫᱩᱠᱷᱟᱹᱞᱤ ᱠᱚ ᱧᱮᱞ ᱠᱟᱛᱮ ᱵᱟᱹᱧ ᱵᱮᱵᱮ ᱠᱚᱢᱟ ᱮᱲᱮ ᱠᱟᱛᱷᱟ ᱡᱮᱱᱚ ᱟᱞᱚ ᱦᱤᱡᱩᱜ ᱢᱚᱪᱟ ᱨᱮ ᱛᱟᱦᱮᱱᱟᱹᱧ ᱡᱮᱱᱚ ᱤᱧ ᱵᱟᱝ ᱞᱚᱵᱽ ᱠᱟᱛᱮ ᱪᱮᱫ ᱠᱟᱹᱢᱤ ᱨᱮᱦᱚᱸ ᱡᱮᱱᱚ ᱟᱞᱚᱧ ᱯᱷᱟᱸᱠᱤ ᱪᱤᱞᱤ ᱥᱟᱶ ᱛᱮᱦᱚᱸ ᱡᱮᱱᱚ ᱟᱞᱚᱧ ᱛᱟᱯᱟᱢ᱾ ᱢᱚᱱᱮ ᱢᱚᱱᱮ ᱥᱮᱛᱟᱜ ᱨᱮ ᱱᱚᱣᱟ ᱠᱚᱧ ᱢᱮᱱ᱾ ᱡᱚᱦᱟᱨ᱾